ᱵᱷᱩᱞ ᱵᱷᱟᱞ ᱦᱟᱹᱱᱤ ᱱᱟᱹᱭ ᱠᱚ ᱵᱩᱡᱷᱟᱹᱣ ᱤᱫᱤᱭᱮᱫ ᱠᱚᱣᱟ ᱡᱟᱪᱪᱷᱟᱛᱟ ᱵᱷᱟᱵᱛᱮ ᱠᱟᱹᱢᱤ ᱠᱚ ᱠᱚᱨᱟᱣ ᱤᱫᱤᱭᱮᱫᱟ ᱥᱟᱱᱟᱢᱟᱜ ᱜᱮ ᱱᱚᱣᱟ ᱫᱷᱚᱨᱚᱢ ᱨᱮᱦᱚᱸ ᱢᱮᱱᱟᱜᱼᱟ ᱫᱤᱠᱩᱣᱟᱜ ᱪᱷᱟᱹᱛᱤᱠᱟᱜ ᱡᱮᱢᱚᱱ ᱡᱟᱦᱟᱸ ᱞᱮᱠᱟ ᱢᱮᱱᱟᱜᱼᱟ ᱵᱟᱝ ᱵᱩᱡᱷᱟᱹᱜ ᱠᱟᱱᱟ ᱟᱞᱴᱤᱢᱮᱴ ᱚᱠᱚᱭ ᱨᱚᱲ ᱮᱫᱟ ᱩᱱᱤ ᱦᱚᱸ ᱵᱟᱭ ᱵᱩᱡᱷᱟᱹᱣ ᱫᱟᱲᱮᱭᱟᱜ ᱠᱟᱱᱟ ᱟᱨ ᱚᱠᱚᱭ ᱠᱚᱨᱟᱣ ᱮᱫᱟ ᱚᱠᱟ ᱥᱮᱫ ᱪᱟᱞᱟᱜ ᱠᱟᱱᱟ ᱚᱱᱟ ᱦᱚᱸ ᱵᱟᱝᱠᱚ ᱵᱩᱡᱷᱟᱹᱣ ᱫᱟᱲᱮᱭᱟᱜ ᱠᱟᱱᱟ ᱥᱟᱱᱛᱟᱲ ᱥᱟᱶᱛᱟ ᱱᱤᱭᱮ ᱠᱳᱱᱳ ᱵᱟᱹᱲᱤᱡ ᱮᱯᱷᱮᱠᱴ ᱵᱟᱝ ᱦᱤᱡᱩᱜ ᱠᱟᱱ ᱛᱚ ᱥᱟᱱᱛᱟᱲᱟᱜ ᱠᱳᱱᱳ ᱵᱟᱝ ᱫᱷᱚᱝᱥᱚᱜ ᱠᱟᱱᱟ ᱛᱚ ᱥᱟᱱᱛᱟᱲᱟᱜ ᱵᱟᱭ ᱦᱚᱯᱚᱱᱚᱜ ᱠᱟᱱᱟ ᱛᱚ ᱥᱟᱱᱛᱟᱲ ᱦᱚᱯᱚᱱ ᱵᱟᱭ ᱚᱥᱩᱵᱤᱫᱷᱟᱜ ᱠᱟᱱᱟ ᱛᱚ ᱥᱟᱱᱛᱟᱲᱟᱜ ᱠᱳᱱᱳ ᱵᱟᱝ ᱠᱷᱟᱨᱟᱯ ᱦᱩᱭᱩᱜ ᱠᱟᱱᱟ ᱛᱚ ᱡᱚᱦᱟᱨ ᱜᱮ ᱥᱟᱱᱟᱢ ᱠᱚ ᱛᱮᱦᱮᱧ ᱱᱚᱝᱠᱟ ᱫᱤᱥᱟᱹᱜ ᱠᱟᱱᱟ ᱟᱨ ᱥᱳᱥᱟᱞ ᱢᱤᱰᱤᱭᱟ ᱨᱮ ᱟᱹᱰᱤ ᱠᱤᱪᱷᱩ ᱱᱚᱝᱠᱟ ᱱᱟᱱᱟ ᱦᱩᱱᱟᱹᱨ ᱱᱟᱱᱟ ᱦᱩᱱᱟᱹᱨ ᱡᱤᱱᱤᱥ ᱧᱮᱞᱚᱜ ᱠᱟᱱᱟ ᱡᱟᱦᱟᱸ ᱫᱚ ᱥᱚᱢᱟᱡᱽ ᱵᱟᱨᱮᱛᱮ ᱟᱭᱢᱟ ᱦᱚᱲ ᱠᱚ ᱨᱚᱲ ᱮᱫᱟ ᱛᱚ ᱮᱠᱪᱩᱭᱮᱞᱤ ᱤᱧ ᱥᱟᱱᱛᱟᱲ ᱠᱟᱹᱱᱟᱹᱧ ᱮᱵᱚᱝ ᱥᱟᱱᱛᱟᱲ ᱦᱚᱯᱚᱱ ᱦᱩᱭ ᱠᱟᱛᱮ ᱪᱮᱫᱟᱜ ᱢᱤᱫᱴᱟᱝ ᱟᱹᱰᱤ ᱢᱟᱨᱟᱝ ᱢᱤᱫᱴᱟᱝ ᱜᱚᱨᱚᱵᱽ ᱯᱷᱤᱞ ᱦᱤᱡᱩᱜ ᱠᱟᱱᱟ ᱚᱱᱟ ᱥᱟᱶ ᱥᱟᱶᱛᱮ ᱟᱹᱲᱤᱥ ᱦᱚᱸ ᱵᱩᱡᱷᱟᱹᱜ ᱠᱟᱱᱟ ᱪᱮᱫᱟᱜ ᱱᱚᱣᱟ ᱞᱟᱦᱟᱨᱮ ᱚᱞᱨᱮᱰᱤ ᱟᱭᱢᱟ ᱦᱚᱲ ᱢᱟᱱᱮ ᱥᱟᱱᱛᱟᱲ ᱥᱟᱶᱛᱟ ᱱᱤᱭᱮ ᱱᱚᱝᱠᱟᱱ ᱵᱤᱵᱷᱮᱫ ᱠᱚ ᱥᱩᱨᱩ ᱠᱟᱫᱟ ᱟᱨᱟᱢᱵᱚ ᱠᱟᱫᱟ ᱠᱚ ᱟᱨ ᱱᱚᱝᱠᱟᱱ ᱱᱟᱱᱟ ᱦᱩᱱᱟᱹᱨ ᱠᱟᱛᱷᱟ ᱮᱯᱮᱨ ᱦᱮᱰᱮᱡ ᱠᱚ ᱟᱨᱟᱢᱵᱚ ᱠᱟᱜᱼᱟ ᱱᱚᱝᱠᱟᱱ ᱛᱟᱯᱟᱱ ᱠᱷᱟᱹᱯᱟᱹᱨᱤ ᱠᱚ ᱟᱨᱟᱢᱵᱚ ᱠᱟᱜᱼᱟ ᱡᱟᱹᱛᱤ ᱵᱤᱫᱽᱫᱮᱥ ᱠᱚ ᱟᱨᱟᱢᱵᱚ ᱠᱟᱜᱼᱟ ᱫᱷᱚᱨᱚᱢ ᱵᱤᱨᱳᱫ ᱠᱚ ᱟᱨᱟᱢᱵᱚ ᱠᱟᱜᱼᱟ ᱟᱨ ᱱᱚᱝᱠᱟ ᱦᱟᱱᱟ ᱱᱚᱣᱟ ᱨᱚᱲ ᱠᱚ ᱫᱷᱩᱨᱟᱹᱣ ᱠᱟᱱᱟ ᱛᱟᱠᱤ ᱥᱟᱱᱛᱟᱲ ᱥᱟᱶᱛᱟ ᱨᱮᱱ ᱡᱟᱦᱟᱸᱭ ᱱᱚᱣᱟ ᱠᱚᱢᱤᱭᱩᱱᱤᱴᱤ ᱨᱮᱱ ᱡᱟᱦᱟᱸᱭ ᱥᱟᱱᱛᱟᱲ ᱦᱚᱲ ᱢᱮᱱᱟᱜ ᱠᱚᱣᱟ ᱛᱟᱠᱤ ᱩᱱᱠᱩ ᱠᱚᱱ ᱟᱹᱰᱤ ᱜᱮ ᱠᱚᱱᱯᱷᱤᱭᱩᱡᱚᱱ ᱨᱮ ᱢᱮᱱᱟᱜ ᱠᱚᱣᱟ ᱪᱮᱫᱟᱜ ᱪᱮᱫᱟᱜ ᱥᱮ ᱵᱟᱝᱢᱟ ᱮᱢᱱᱤ ᱟᱵᱚ ᱢᱟ ᱥᱟᱱᱛᱟᱲ ᱩᱱᱟᱹᱜ ᱫᱚ ᱵᱟᱵᱚᱱ ᱧᱮᱞ ᱵᱟᱲᱟᱭ ᱜᱮᱭᱟ ᱦᱟᱱᱟ ᱱᱚᱣᱟ ᱫᱚ ᱡᱮ ᱳ ᱪᱟᱞᱟᱜ ᱠᱟᱱᱟ ᱛᱚ ᱪᱟᱞᱟᱜ ᱠᱟᱱᱟ ᱱᱚᱝᱠᱟᱱ ᱵᱮᱯᱟᱨ ᱟᱨᱠᱤ ᱛᱚ ᱟᱵᱚ ᱫᱚ ᱩᱱᱟᱹᱜ ᱥᱚᱪᱮᱛᱚᱱ ᱵᱟᱹᱱᱩᱜ ᱵᱚᱱᱟ ᱮᱠᱷᱚᱱᱳ ᱟᱭᱢᱟ ᱦᱚᱲ ᱵᱚᱱ ᱯᱟᱲᱦᱟᱣ ᱠᱟᱱᱟ ᱟᱭᱢᱟ ᱦᱚᱲ ᱵᱚᱱ ᱪᱟᱹᱠᱨᱤ ᱵᱟᱹᱠᱨᱤᱭᱮᱫᱟ ᱮᱱᱛᱮ ᱥᱚᱢᱟᱡᱽ ᱵᱮᱯᱟᱨ ᱛᱮ ᱟᱹᱰᱤ ᱠᱚᱴᱴᱚᱨ ᱫᱚ ᱵᱟᱹᱱᱩᱜ ᱵᱚᱱᱟ ᱡᱟᱦᱟᱸ ᱞᱮᱠᱟᱛᱮ ᱱᱤᱛᱚᱜ ᱪᱷᱟᱹᱛᱤᱠ ᱠᱚᱠᱚ ᱞᱟᱦᱟᱜ ᱠᱟᱱᱟ ᱡᱟᱦᱟᱸ ᱞᱮᱠᱟᱛᱮ ᱱᱤᱛᱚᱜ ᱪᱷᱟᱹᱛᱤᱠ ᱠᱚᱣᱟᱜ ᱠᱟᱛᱷᱟ ᱠᱚᱵᱚᱱ ᱟᱸᱡᱚᱢ ᱵᱟᱲᱟᱭᱮᱫᱟ ᱥᱳᱥᱟᱞ ᱢᱤᱰᱤᱭᱟ ᱠᱚᱨᱮ ᱛᱟᱠᱤ ᱩᱱᱠᱩ ᱞᱮᱠᱟᱱᱟᱜ ᱱᱤᱛᱚᱜ ᱫᱚ ᱪᱤᱱᱛᱟᱹ ᱵᱷᱟᱵᱽᱱᱟ ᱮᱠᱷᱚᱱᱳ ᱟᱹᱣᱨᱤ ᱦᱤᱡᱩᱜ ᱛᱟᱵᱚᱱᱟ ᱛᱟᱠᱤ ᱠᱤᱪᱷᱩ ᱠᱤᱪᱷᱩ ᱦᱚᱲᱟᱜ ᱫᱚ ᱪᱤᱱᱛᱟᱹ ᱵᱷᱟᱵᱽᱱᱟ ᱦᱮᱡ ᱠᱟᱱᱟ ᱛᱟᱠᱤ ᱱᱤᱡᱮᱨᱟᱜ ᱟᱭ ᱩᱢᱟᱹᱱ ᱛᱮ ᱠᱤᱪᱷᱩᱴᱟ ᱠᱚ ᱠᱚᱨᱟᱣᱮᱫᱟ ᱮᱱ ᱨᱮᱦᱚᱸ ᱡᱟᱦᱟᱸᱭ ᱦᱚᱲ ᱢᱤᱫᱴᱟᱝ ᱞᱟᱦᱟᱜ ᱠᱟᱱᱟ ᱮᱱᱨᱮᱦᱚᱸ ᱩᱱᱤ ᱫᱚ ᱵᱟᱝᱠᱚ ᱞᱟᱦᱟ ᱦᱚᱪᱚᱭᱮ ᱠᱟᱱᱟ ᱪᱮᱫᱟᱜ ᱥᱮ ᱵᱟᱝ ᱛᱟᱭᱱᱚᱢᱚᱜ ᱞᱮᱠᱟ ᱠᱚ ᱵᱩᱡᱷᱟᱹᱣ ᱮᱫᱟ ᱥᱮ ᱵᱟᱹᱲᱤᱡᱚᱜ ᱞᱮᱠᱟ ᱠᱚ ᱵᱩᱡᱷᱟᱹᱣ ᱮᱫᱟ ᱚᱠᱟ ᱦᱚᱸ ᱵᱟᱝ ᱵᱩᱡᱷᱟᱹᱜ ᱠᱟᱱᱟ ᱟᱞᱴᱤᱢᱮᱴ ᱚᱠᱚᱭ ᱨᱚᱲ ᱮᱫᱟ ᱩᱱᱤ ᱦᱚᱸ ᱵᱟᱭ ᱵᱩᱡᱷᱟᱹᱣ ᱫᱟᱲᱮᱭᱟᱜ ᱠᱟᱱᱟ ᱟᱨ ᱚᱠᱚᱭ ᱠᱚᱨᱟᱣ ᱮᱫᱟ ᱚᱠᱟ ᱥᱮᱫ ᱪᱟᱞᱟᱜ ᱠᱟᱱᱟ ᱚᱱᱟ ᱦᱚᱸ ᱵᱟᱝᱠᱚ ᱵᱩᱡᱷᱟᱹᱣ ᱫᱟᱲᱮᱭᱟᱜ ᱠᱟᱱᱟ ᱢᱟᱱᱮ ᱵᱟᱝᱵᱚᱱ ᱵᱩᱡᱷᱟᱹᱣ ᱫᱟᱲᱮᱭᱟᱜ ᱠᱟᱱᱟ ᱚᱠᱚᱭ ᱦᱚᱸ ᱟᱨ ᱚᱱᱟ ᱡᱟᱭᱜᱟ ᱨᱮ ᱟᱯᱱᱟᱨ ᱥᱩᱫᱷᱩ ᱤᱭᱩᱴᱤᱭᱩᱵᱽ ᱨᱮ ᱦᱟᱱᱟ ᱱᱚᱣᱟ ᱧᱮᱞ ᱦᱩᱭᱩᱜ ᱠᱟᱱᱟ ᱥᱳᱥᱟᱞ ᱢᱤᱰᱤᱭᱟ ᱠᱚᱨᱮ ᱧᱮᱞ ᱦᱩᱭᱩᱜ ᱠᱟᱱᱟ ᱢᱟᱱᱮ ᱡᱟᱪᱪᱷᱟᱛᱟ ᱵᱷᱟᱵᱽᱛᱮ ᱥᱟᱱᱛᱟᱲ ᱠᱚᱢᱤᱭᱩᱱᱤᱴᱤ ᱨᱮᱱ ᱦᱚᱲᱜᱮ ᱡᱟᱪᱪᱷᱟᱛᱟ ᱵᱷᱟᱵᱽᱛᱮ ᱠᱟᱹᱢᱤ ᱠᱚ ᱠᱚᱨᱟᱣ ᱤᱫᱤᱭᱮᱫᱟ ᱮᱵᱚᱝ ᱵᱷᱩᱞ ᱵᱷᱟᱞ ᱦᱟᱹᱱᱤ ᱱᱟᱹᱭ ᱠᱚ ᱵᱩᱡᱷᱟᱹᱣ ᱤᱫᱤᱭᱮᱫ ᱠᱚᱣᱟ ᱛᱟᱠᱤ ᱦᱚᱲ ᱢᱚᱫᱽᱫᱷᱮᱨᱮ ᱮᱢᱚᱱ ᱢᱤᱫᱴᱟᱝ ᱵᱤᱵᱷᱮᱫ ᱵᱮᱱᱟᱜ ᱠᱟᱱᱟ ᱛᱟᱠᱤ ᱦᱚᱲ ᱦᱚᱲᱜᱮ ᱥᱟᱱᱛᱟᱲ ᱥᱟᱱᱛᱟᱲ ᱜᱮ ᱛᱟᱯᱟᱢ ᱠᱷᱟᱹᱯᱟᱹᱨᱤ ᱠᱚ ᱪᱷᱩᱴᱟᱹᱣ ᱟᱠᱟᱱᱟ ᱟᱨ ᱥᱟᱱᱛᱟᱲ ᱥᱟᱱᱛᱟᱲ ᱥᱟᱱᱛᱟᱲ ᱦᱚᱯᱚᱱᱟᱜ ᱜᱮ ᱫᱷᱚᱝᱥᱚ ᱠᱚ ᱠᱩᱨᱩᱢᱩᱴᱩᱭᱟ ᱱᱚᱜᱼᱚ ᱱᱚᱝᱠᱟᱱ ᱢᱤᱫᱴᱟᱝ ᱢᱮᱥᱮᱡᱽ ᱤᱧ ᱥᱚᱫᱚᱨ ᱥᱟᱱᱟᱧ ᱠᱟᱱᱟ ᱛᱟᱠᱤ ᱟᱵᱚᱱᱟᱜ ᱥᱚᱢᱟᱡᱽ ᱨᱮ ᱱᱚᱝᱠᱟᱱ ᱫᱚ ᱵᱟᱹᱲᱤᱡ ᱟᱞᱚᱵᱚᱱ ᱠᱟᱹᱢᱤ ᱢᱟ ᱥᱮ ᱡᱟᱦᱟᱱᱟᱜ ᱜᱮ ᱦᱩᱭ ᱦᱚᱪᱚᱱᱤᱡ ᱵᱟᱹᱲᱤᱡ ᱠᱟᱫᱟᱭ ᱥᱮ ᱵᱟᱭ ᱠᱚᱨᱟᱣ ᱠᱟᱫᱟ ᱥᱮ ᱵᱟᱭ ᱫᱟᱲᱮ ᱠᱟᱣᱫᱟ ᱛᱚ ᱱᱚᱣᱟ ᱫᱚ ᱟᱞᱚ ᱵᱚᱱ ᱠᱚᱨᱟᱣ ᱢᱟ ᱡᱮ ᱢᱤᱫᱴᱟᱝ ᱦᱚᱲ ᱥᱟᱱᱛᱟᱲ ᱠᱟᱱᱟᱭ ᱢᱟᱱᱮ ᱩᱱᱤ ᱫᱚ ᱟᱵᱚ ᱡᱩᱢᱤᱫ ᱨᱮ ᱢᱤᱫᱴᱟᱝ ᱵᱚᱦᱚᱜ ᱨᱮ ᱫᱚᱦᱚᱭ ᱦᱩᱭᱩᱜ ᱛᱟᱵᱚᱱᱟ ᱡᱮ ᱡᱩᱢᱤᱫ ᱜᱮᱭᱟᱵᱚᱱ ᱥᱮ ᱟᱵᱚ ᱫᱚᱵᱚᱱ ᱥᱟᱱᱛᱟᱲ ᱠᱟᱱ ᱜᱮᱭᱟ ᱡᱩᱢᱤᱫ ᱫᱚ ᱟᱯᱱᱟᱨᱟᱜ ᱠᱟᱱ ᱜᱮᱭᱟ ᱵᱟᱴ ᱟᱯᱱᱟᱨ ᱡᱚᱠᱷᱚᱱ ᱪᱟᱸᱫᱚ ᱵᱚᱸᱜᱟ ᱡᱚᱠᱷᱚᱱ ᱥᱟᱹᱨᱤ ᱫᱷᱚᱨᱚᱢ ᱨᱮ ᱥᱮ ᱟᱵᱚᱱᱟᱜ ᱢᱟᱹᱱᱢᱤ ᱱᱚᱣᱟ ᱫᱷᱚᱨᱚᱢ ᱨᱮ ᱟᱹᱜᱩ ᱠᱟᱜ ᱵᱚᱱᱟ ᱱᱚᱣᱟ ᱫᱷᱚᱨᱚᱢ ᱨᱮ ᱡᱟᱱᱟᱢᱮ ᱮᱢ ᱠᱟᱜ ᱵᱚᱱᱟ ᱛᱚ ᱱᱚᱣᱟ ᱫᱷᱚᱨᱚᱢ ᱨᱮᱜᱮ ᱵᱚᱱ ᱛᱟᱦᱮᱱ ᱢᱟ ᱟᱨ ᱱᱚᱣᱟ ᱫᱷᱚᱨᱚᱢ ᱨᱮᱜᱮ ᱟᱹᱰᱤ ᱠᱤᱪᱷᱩ ᱢᱮᱱᱟᱜᱼᱟ ᱟᱹᱰᱤ ᱠᱤᱪᱷᱩ ᱵᱟᱰᱟᱭ ᱛᱮᱱᱟᱜ ᱢᱮᱱᱟᱜᱼᱟ ᱥᱟᱱᱟᱢᱟᱜ ᱜᱮ ᱱᱚᱣᱟ ᱫᱷᱚᱨᱚᱢ ᱨᱮᱦᱚᱸ ᱢᱮᱱᱟᱜᱼᱟ ᱫᱤᱠᱩᱣᱟᱜ ᱪᱷᱟᱹᱛᱤᱠᱟᱜ ᱡᱮᱢᱚᱱ ᱡᱟᱦᱟᱸ ᱞᱮᱠᱟ ᱢᱮᱱᱟᱜᱼᱟ ᱩᱱᱠᱩᱣᱟᱜ ᱞᱮᱠᱟ ᱦᱚᱸ ᱩᱱᱠᱩᱣᱟᱜ ᱞᱮᱠᱟᱜᱮ ᱟᱵᱚᱱᱟᱜ ᱦᱚᱸ ᱥᱟᱱᱟᱢᱟᱜ ᱜᱮ ᱢᱮᱱᱟᱜᱼᱟ ᱥᱩᱫᱷᱩ ᱟᱵᱚ ᱠᱷᱚᱸᱫᱽᱨᱚᱱ ᱦᱩᱭᱩᱜ ᱛᱟᱵᱚᱱᱟ ᱯᱟᱸᱡᱟ ᱧᱟᱢ ᱦᱚᱴᱚ ᱦᱩᱭᱩᱜ ᱛᱟᱵᱚᱱᱟ ᱛᱟᱠᱤ ᱟᱥᱚᱞ ᱱᱤᱠᱷᱩᱴ ᱡᱤᱱᱤᱥ ᱵᱚᱱ ᱧᱟᱢ ᱫᱟᱲᱮᱭᱟᱜ ᱟᱨ ᱤᱧᱤᱧ ᱟᱨ ᱤᱧᱤᱧ ᱢᱚᱱᱮᱭᱟ ᱡᱮ ᱥᱟᱱᱛᱟᱲ ᱥᱟᱶᱛᱟ ᱫᱚ ᱟᱹᱰᱤ ᱥᱚᱨᱮᱥ ᱥᱟᱶᱛᱟ ᱠᱟᱱᱟ ᱟᱹᱰᱤ ᱥᱚᱨᱮᱥ ᱡᱟᱹᱛᱤ ᱠᱟᱱᱟ ᱟᱨ ᱟᱹᱰᱤ ᱢᱚᱡᱟᱱ ᱢᱤᱫᱴᱟᱝ ᱠᱚᱢᱤᱭᱩᱱᱤᱴᱤ ᱠᱟᱱᱟ ᱡᱟᱦᱟᱸ ᱨᱮᱫᱚ ᱱᱚᱝᱠᱟᱱ ᱠᱚᱢᱤᱭᱩᱱᱤᱴᱤ ᱫᱷᱟᱹᱨᱛᱤ ᱨᱮ ᱟᱫᱚ ᱵᱟᱢ ᱧᱟᱢᱟ ᱟᱢ ᱟᱯᱮ ᱥᱟᱱᱟᱢ ᱦᱚᱲ ᱜᱮᱯᱮ ᱟᱱᱫᱟᱡᱽ ᱟᱭ ᱩᱢᱟᱹᱱ ᱯᱮ ᱞᱟᱜᱟᱣ ᱫᱟᱲᱮᱭᱟᱜᱼᱟ ᱡᱮ ᱥᱟᱱᱛᱟᱲ ᱞᱮᱠᱟᱱ ᱦᱚᱲ ᱫᱚ ᱥᱟᱹᱨᱤᱜᱮ ᱵᱟᱹᱱᱩᱜ ᱠᱚᱣᱟ ᱱᱚᱜᱚᱛᱮ ᱥᱟᱹᱨᱤᱱᱟᱜ ᱜᱮ ᱟᱵᱚ ᱟᱹᱰᱤ ᱩᱥᱟᱹᱨᱟᱛᱮ ᱢᱤᱫᱴᱟᱝ ᱦᱚᱲ ᱵᱚᱱ ᱯᱟᱹᱛᱭᱟᱹᱣᱟᱭ ᱠᱟᱱᱟ ᱟᱹᱰᱤ ᱩᱥᱟᱹᱨᱟᱛᱮ ᱢᱤᱫᱴᱟᱝ ᱦᱚᱲ ᱵᱚᱱ ᱠᱩᱥᱤᱭᱟᱭ ᱠᱟᱱᱟ ᱟᱹᱰᱤ ᱩᱥᱟᱹᱨᱟᱛᱮ ᱢᱤᱫᱴᱟᱝ ᱦᱚᱲ ᱫᱚ ᱢᱟᱨᱟᱝ ᱵᱚᱱ ᱧᱮᱞᱮ ᱠᱟᱱᱟ ᱟᱹᱰᱤ ᱩᱥᱟᱹᱨᱟᱛᱮ ᱢᱤᱫᱴᱟᱝ ᱦᱚᱲ ᱪᱮᱛᱟᱱ ᱫᱚ ᱵᱟᱹᱲᱤᱡ ᱢᱚᱱᱳᱵᱷᱟᱵ ᱵᱟᱝ ᱦᱤᱡᱩᱜ ᱠᱟᱱ ᱛᱟᱵᱚᱱᱟ ᱢᱤᱫᱴᱟᱝ ᱡᱟᱹᱛ ᱡᱟᱹᱛ ᱪᱮᱛᱟᱱ ᱛᱮ ᱥᱮ ᱦᱚᱲ ᱪᱮᱛᱟᱱ ᱥᱮ ᱥᱮ ᱫᱤᱠᱩ ᱪᱮᱛᱟᱱ ᱢᱟᱱᱮ ᱠᱷᱟᱨᱟᱯ ᱢᱚᱱᱳᱵᱷᱟᱵ ᱢᱚᱱᱛᱚᱵᱵᱚ ᱚᱱᱟ ᱡᱤᱱᱤᱥ ᱫᱚ ᱵᱟᱹᱱᱩᱜ ᱟᱱ ᱛᱟᱵᱚᱱᱟ ᱟᱨ ᱚᱱᱟ ᱜᱮ ᱡᱷᱚᱛᱚ ᱠᱷᱚᱱᱟᱜ ᱢᱟᱨᱟᱝ ᱟᱵᱚᱱᱟᱜ ᱢᱟᱭᱱᱟᱥ ᱯᱚᱭᱮᱱᱴ ᱠᱟᱱ ᱛᱟᱵᱚᱱᱟ ᱡᱚᱫᱤᱭᱳ ᱱᱚᱣᱟ ᱫᱚ ᱢᱟᱱᱚᱵᱚᱛᱟ ᱨᱮᱱᱟᱜ ᱢᱤᱫᱴᱟᱝ ᱵᱮᱯᱟᱨ ᱠᱟᱱᱟ ᱛᱟᱠᱤ ᱢᱟᱱᱚᱵᱚᱛᱟ ᱢᱮᱱᱟᱜ ᱛᱟᱵᱚᱱ ᱨᱮᱦᱚᱸ ᱢᱟᱱᱚᱥᱤᱠᱚᱛᱟ ᱢᱮᱱᱟᱜ ᱛᱟᱵᱚᱱ ᱨᱮᱦᱚᱸ ᱠᱤᱱᱛᱩ ᱚᱱᱟ ᱯᱟᱨᱴ ᱫᱚ ᱠᱤᱱᱛᱩ ᱟᱵᱚ ᱢᱚᱫᱽᱫᱷᱮ ᱨᱮᱫᱚ ᱟᱹᱰᱤ ᱠᱷᱟᱨᱟᱯ ᱵᱷᱟᱵᱛᱮ ᱢᱤᱫᱴᱟᱝ ᱮᱯᱷᱮᱠᱴ ᱯᱟᱲᱟᱜ ᱠᱟᱱᱟ ᱱᱚᱣᱟᱴᱟᱜ ᱟᱵᱚᱱᱟᱜ ᱡᱟᱹᱛᱤ ᱥᱚᱛᱛᱟ ᱨᱮ ᱥᱮ ᱥᱟᱶᱛᱟ ᱨᱮ ᱥᱮ ᱱᱚᱣᱟᱴᱟᱜ ᱫᱷᱟᱹᱨᱛᱤ ᱨᱮ ᱛᱚ ᱱᱚᱝᱠᱟ ᱠᱟᱛᱮ ᱟᱵᱚ ᱟᱵᱚᱱᱟᱜ ᱠᱩᱨᱩᱢᱩᱴᱩ ᱟᱵᱚᱱᱟᱜ ᱠᱟᱹᱢᱤ ᱟᱯᱱᱟᱨ ᱟᱯᱱᱟᱨᱟᱜ ᱠᱟᱹᱢᱤ ᱵᱚᱱ ᱠᱚᱨᱟᱣ ᱤᱫᱤ ᱢᱟ ᱟᱯᱱᱟᱨᱟᱜ ᱠᱩᱨᱩᱢᱩᱴᱩ ᱵᱚᱱ ᱞᱟᱦᱟ ᱤᱫᱤ ᱢᱟ ᱛᱟᱠᱤ ᱚᱠᱚᱭ ᱞᱟᱹᱭ ᱫᱟᱭ ᱵᱟᱭ ᱞᱟᱹᱭ ᱫᱟ ᱛᱟᱠᱤ ᱱᱟᱥᱮᱱᱟᱜ ᱵᱚᱱ ᱧᱮᱞ ᱢᱟ ᱡᱮ ᱥᱟᱱᱛᱟᱲ ᱥᱟᱶᱛᱟ ᱱᱤᱭᱮ ᱠᱳᱱᱳ ᱵᱟᱹᱲᱤᱡ ᱮᱯᱷᱮᱠᱴ ᱵᱟᱝ ᱦᱤᱡᱩᱜ ᱠᱟᱱ ᱛᱚ ᱥᱟᱱᱛᱟᱲᱟᱜ ᱠᱳᱱᱳ ᱵᱟᱝ ᱫᱷᱚᱝᱥᱚᱜ ᱠᱟᱱᱟ ᱛᱚ ᱥᱟᱱᱛᱟᱲᱟᱜ ᱵᱟᱭ ᱦᱚᱯᱚᱱᱚᱜ ᱠᱟᱱᱟ ᱛᱚ ᱥᱟᱱᱛᱟᱲ ᱦᱚᱯᱚᱱ ᱵᱟᱭ ᱚᱥᱩᱵᱤᱫᱷᱟᱜ ᱠᱟᱱᱟ ᱛᱚ ᱥᱟᱱᱛᱟᱲᱟᱜ ᱠᱳᱱᱳ ᱵᱟᱝ ᱠᱷᱟᱨᱟᱯ ᱦᱩᱭᱩᱜ ᱠᱟᱱᱟ ᱛᱚ ᱛᱚ ᱱᱚᱣᱟᱴᱟᱜ ᱡᱤᱱᱤᱥ ᱧᱮᱞ ᱠᱟᱛᱮ ᱵᱚᱱ ᱠᱟᱹᱢᱤ ᱢᱟ ᱵᱟᱠᱷᱟᱱ ᱫᱚ ᱥᱟᱱᱟᱢᱟᱜ ᱜᱮ ᱴᱷᱤᱠ ᱜᱮᱭᱟ ᱡᱟᱦᱟᱱᱟᱜ ᱫᱷᱚᱨᱚᱢ ᱜᱮ ᱠᱚᱨᱟᱣ ᱢᱮ ᱡᱟᱦᱟᱱᱟᱜ ᱠᱚᱨᱚᱢ ᱜᱮ ᱠᱚᱨᱟᱣ ᱢᱮ ᱡᱟᱦᱟᱱᱟᱜ ᱡᱟᱦᱟᱱᱟᱜ ᱥᱚᱝᱜᱚᱴᱷᱚᱱ ᱥᱟᱞᱟᱜ ᱜᱮ ᱡᱚᱲᱟᱣ ᱛᱟᱦᱮᱱ ᱢᱮ ᱮᱱᱛᱮ ᱥᱟᱱᱛᱟᱲᱟᱜ ᱵᱤᱨᱳᱫᱷ ᱫᱚ ᱥᱟᱱᱛᱟᱲ ᱠᱟᱱ ᱠᱷᱟᱱᱮᱢ ᱥᱟᱱᱛᱟᱲᱟᱜ ᱵᱤᱨᱳᱫᱷ ᱫᱚ ᱡᱟᱦᱟᱱᱟᱜ ᱫᱚ ᱟᱞᱚᱢ ᱠᱚᱨᱟᱣᱟ ᱛᱤᱥ ᱦᱚᱸ ᱟᱞᱚᱢ ᱞᱟᱦᱟᱜᱼᱟ ᱯᱚᱭᱥᱟ ᱫᱤᱭᱮ ᱨᱮᱦᱚᱸ ᱟᱞᱚᱢ ᱞᱟᱦᱟᱜᱼᱟ ᱤᱧ ᱱᱚᱣᱟ ᱡᱤᱱᱤᱥ ᱞᱟᱹᱭ ᱥᱟᱱᱟᱧ ᱠᱟᱱᱟ ᱡᱟᱦᱟᱸ ᱠᱤ ᱥᱟᱱᱛᱟᱲ ᱫᱚᱨᱚᱫᱤᱭᱟᱹ ᱱᱟᱥᱮ ᱫᱚ ᱵᱮᱱᱟᱜ ᱛᱟᱵᱚᱱ ᱯᱮ ᱡᱟᱦᱟᱸ ᱞᱮᱠᱟᱱᱟᱜ ᱜᱮ ᱥᱚᱨᱠᱟᱨᱤ ᱥᱚᱝᱜᱚᱴᱷᱚᱱ ᱨᱮ ᱢᱮᱱᱟᱜ ᱯᱮ ᱥᱮ ᱥᱚᱨᱠᱟᱨᱤᱭᱟᱜ ᱠᱳᱱᱳ ᱯᱚᱫᱽ ᱨᱮ ᱢᱮᱱᱟᱜ ᱯᱮ ᱡᱟᱦᱟᱱᱟᱜ ᱨᱮᱜᱮ ᱢᱮᱱᱟᱜ ᱯᱮ ᱛᱚ ᱥᱟᱱᱛᱟᱲᱟᱜ ᱠᱷᱤᱞᱟᱯ ᱫᱚ ᱟᱞᱚᱯᱮ ᱠᱚᱨᱟᱣᱟ ᱡᱟᱦᱟᱱᱟᱜ ᱜᱮ ᱡᱮ ᱠᱳᱱᱳ ᱡᱤᱱᱤᱥ ᱤᱧᱟᱹᱜ ᱢᱤᱫᱴᱟᱝ ᱨᱤᱠᱩᱭᱮᱥᱴ ᱛᱟᱦᱮᱱ ᱛᱤᱧᱟ ᱪᱮᱫᱟᱜ ᱠᱤᱪᱷᱩ ᱢᱟ ᱵᱟᱹᱧ ᱠᱚᱨᱟᱣ ᱫᱟᱲᱮᱭᱟᱜ ᱠᱟᱱᱟ ᱮᱱ ᱨᱮᱦᱚᱸ ᱱᱚᱣᱟᱴᱟᱜ ᱢᱤᱫᱴᱟᱝ ᱢᱮᱥᱮᱡᱽ ᱮᱢ ᱥᱟᱱᱟᱧ ᱠᱟᱱᱟ ᱛᱟᱠᱤ ᱥᱟᱱᱛᱟᱲ ᱱᱤᱭᱮ ᱫᱚ ᱡᱟᱦᱟᱱᱟᱜ ᱫᱚ ᱵᱟᱹᱲᱤᱡ ᱫᱚ ᱟᱞᱚᱯᱮ ᱠᱚᱨᱟᱣᱟ ᱡᱟᱜᱮ ᱵᱟᱵᱚᱱ ᱠᱚᱨᱟᱣ ᱫᱟᱲᱮᱭᱟᱜ ᱠᱷᱟᱱ ᱵᱟᱯᱮ ᱠᱚᱨᱟᱣ ᱫᱟᱲᱮᱭᱟᱜ ᱠᱷᱟᱱ ᱟᱞᱚᱯᱮ ᱠᱚᱨᱟᱣᱟ ᱮᱱᱛᱮ ᱢᱤᱫᱴᱟᱝ ᱦᱚᱲᱟᱜ ᱢᱤᱫᱴᱟᱝ ᱥᱚᱢᱟᱡᱽ ᱨᱮᱱᱟᱜ ᱥᱮ ᱢᱤᱫᱴᱟᱝ ᱫᱷᱚᱨᱚᱢ ᱨᱮᱱᱟᱜ ᱢᱤᱫᱴᱟᱝ ᱠᱚᱨᱚᱢ ᱨᱮᱱᱟᱜ ᱥᱮ ᱢᱤᱫᱴᱟᱝ ᱯᱷᱮᱢᱮᱞᱤ ᱨᱮᱱᱟᱜ ᱡᱟᱛᱮ ᱠᱳᱱᱳ ᱚᱥᱩᱵᱤᱫᱷᱟ ᱵᱟᱝ ᱦᱤᱡᱩᱜ ᱢᱟ ᱥᱟᱱᱛᱟᱲ ᱥᱟᱶᱛᱟ ᱨᱮᱱ ᱦᱚᱲ ᱠᱚ ᱠᱷᱮᱭᱟᱞ ᱠᱟᱛᱮ ᱟᱯᱮ ᱠᱟᱹᱢᱤ ᱛᱟᱵᱚᱱ ᱯᱮ ᱵᱟᱹᱠᱤ ᱫᱚ ᱡᱷᱚᱛᱚᱢ ᱜᱮ ᱴᱷᱤᱠ ᱜᱮᱭᱟ ᱤᱧᱟᱹᱜ ᱫᱚ ᱞᱟᱹᱭ ᱨᱮᱱᱟᱜ ᱫᱚ ᱱᱚᱣᱟ ᱠᱟᱱ ᱜᱮᱭᱟ ᱡᱮ ᱥᱟᱱᱛᱟᱲ ᱠᱟᱱᱟ ᱢᱟᱱᱮ ᱚᱱᱟ ᱪᱮᱛᱟᱱ ᱨᱮᱫᱚ ᱦᱟᱛ ᱫᱚ ᱟᱞᱚᱯᱮ ᱞᱟᱜᱟᱣᱟ ᱡᱟᱦᱟᱸᱭ ᱥᱟᱱᱛᱟᱲ ᱠᱟᱱᱟ ᱵᱚᱱ ᱵᱷᱟᱜᱮ ᱞᱟᱹᱜᱤᱫ ᱠᱚᱨᱟᱣ ᱢᱮ ᱠᱷᱟᱨᱟᱯ ᱞᱟᱹᱜᱤᱫ ᱫᱚ ᱟᱞᱚᱢ ᱠᱚᱨᱟᱣᱟ ᱚᱱᱟᱜᱮ ᱢᱮᱥᱮᱡᱽ ᱛᱟᱦᱮᱸ ᱠᱟᱱ ᱛᱤᱧᱟᱹ ᱵᱟᱹᱠᱤ ᱥᱟᱱᱟᱢᱟᱜ ᱜᱮ ᱟᱯᱱᱟᱨ ᱞᱮᱠᱟ ᱠᱚᱨᱟᱣ ᱛᱟᱵᱚᱱ ᱯᱮ ᱢᱟ ᱛᱚᱵᱮ ᱡᱚᱦᱟᱨ